ᱩᱯᱨᱩᱢ ᱫᱚ ᱦᱩᱭᱩᱜ ᱠᱟᱱᱟ ᱤᱧ ᱫᱚ ᱠᱚᱵᱤᱨᱟᱡᱽ ᱦᱟᱸᱥᱫᱟ ᱟᱪᱪᱷᱟ ᱛᱮᱦᱮᱧ ᱱᱚᱣᱟ ᱥᱟᱜᱚᱨ ᱫᱤᱜᱷᱤ ᱱᱚᱣᱟ ᱵᱟᱥ ᱥᱴᱮᱱᱰ ᱢᱳᱲ ᱨᱮᱫᱚ ᱛᱮᱦᱮᱧ ᱫᱚ ᱪᱮᱫ ᱨᱮᱱᱟᱜ ᱱᱚᱰᱮ ᱯᱚᱛ ᱚᱵᱚᱨᱚᱛ ᱦᱩᱭᱩᱜ ᱠᱟᱱᱟ ᱦᱳᱭ ᱱᱚᱰᱮ ᱛᱮᱦᱮᱧ ᱯᱮ ᱧᱮᱞᱮᱫ ᱠᱟᱱ ᱥᱮ ᱵᱚᱱ ᱧᱮᱞᱮᱫ ᱠᱟᱱ ᱟᱯᱟᱢᱚᱨ ᱡᱚᱱᱚᱥᱟᱫᱷᱟᱨᱚᱱ ᱛᱮᱦᱮᱧ ᱟᱹᱫᱤᱵᱟᱹᱥᱤ ᱥᱚᱢᱟᱡᱽ ᱨᱮᱱ ᱠᱚ ᱥᱮᱴᱮᱨ ᱟᱠᱟᱱ ᱢᱤᱫᱴᱮᱡ ᱜᱮ ᱠᱟᱨᱚᱱ ᱫᱚ ᱠᱟᱨᱚᱱ ᱛᱟᱜ ᱫᱚ ᱦᱩᱭᱩᱜ ᱠᱟᱱᱟ ᱟᱵᱚ ᱛᱟᱢᱟᱢ ᱵᱷᱟᱨᱚᱛ ᱵᱚᱨᱥᱚ ᱡᱩᱲᱮ ᱛᱮᱦᱮᱧ ᱧᱮᱞᱚᱜ ᱠᱟᱱᱟ ᱟᱹᱫᱤᱵᱟᱹᱥᱤ ᱪᱮᱛᱟᱱ ᱨᱮ ᱟᱹᱰᱤ ᱱᱟᱦᱟᱪᱟᱨ ᱛᱟᱨ ᱢᱚᱫᱽᱫᱷᱮ ᱱᱚᱣᱟ ᱥᱟᱜᱚᱨ ᱫᱤᱜᱷᱤ ᱛᱷᱟᱱᱟ ᱦᱚᱸ ᱵᱟᱫ ᱵᱟᱹᱱᱩᱜ ᱠᱟᱜ ᱵᱚᱱᱟ ᱱᱚᱰᱮ ᱥᱟᱜᱚᱨ ᱫᱤᱜᱷᱤ ᱵᱞᱚᱠ ᱯᱚᱧᱪᱟᱭᱮᱛ ᱥᱚᱢᱤᱛᱤ ᱨᱮᱱ ᱟᱵᱚᱨᱮᱱ ᱟᱹᱰᱤ ᱢᱟᱱᱚᱛᱟᱹᱱᱤ ᱵᱷᱩᱞᱚᱱ ᱥᱚᱨᱫᱟᱨ ᱱᱩᱭ ᱪᱮᱛᱟᱱ ᱨᱮᱦᱚᱸ ᱡᱟᱹᱛᱤ ᱤᱫᱤ ᱠᱟᱛᱮ ᱟᱹᱰᱤ ᱱᱟᱦᱟᱪᱟᱨ ᱦᱩᱭ ᱟᱠᱟᱱᱟ ᱱᱚᱣᱟ ᱵᱤᱨᱩᱫᱽ ᱨᱮ ᱟᱞᱮ ᱞᱮ ᱦᱤᱡᱩᱜ ᱛᱮᱞᱮ ᱵᱟᱫᱷᱚ ᱠᱟᱱᱟ ᱱᱚᱣᱟ ᱰᱟᱦᱟᱨ ᱨᱮ ᱮᱥᱮᱫ ᱛᱮᱞᱮ ᱵᱟᱫᱷᱚ ᱠᱟᱱᱟ ᱪᱮᱫᱟᱜ ᱮᱱᱛᱮᱫ ᱟᱞᱮ ᱱᱩᱱᱟᱹᱜ ᱜᱟᱱ ᱟᱱᱫᱳᱞᱚᱱ ᱠᱟᱛᱮ ᱨᱮᱦᱚᱸ ᱛᱟᱨᱯᱚᱨᱮ ᱠᱮᱥ ᱠᱟᱯᱟᱰᱤ ᱠᱟᱛᱮ ᱨᱮᱦᱚᱸ ᱱᱤᱛ ᱫᱷᱟᱹᱨᱤᱡ ᱛᱮ ᱩᱱᱤ ᱡᱟᱦᱟᱸᱭ ᱢᱚᱥᱤ ᱨᱚᱦᱢᱟᱱ ᱥᱚᱵᱷᱟᱯᱚᱛᱤ ᱚᱡᱳᱜᱽᱭᱚ ᱥᱚᱵᱷᱟᱯᱚᱛᱤ ᱱᱩᱭ ᱱᱤᱛ ᱦᱚᱸ ᱵᱟᱠᱚ ᱮᱨᱮᱥᱴ ᱞᱮᱫᱮᱭᱟ ᱱᱚᱣᱟ ᱠᱷᱟᱹᱛᱤᱨ ᱟᱞᱮ ᱱᱚᱰᱮ ᱱᱚᱣᱟ ᱰᱟᱦᱟᱨ ᱨᱮ ᱟᱞᱮ ᱦᱤᱡᱩᱜ ᱛᱮᱞᱮ ᱵᱟᱫᱷᱚ ᱟᱠᱟᱱᱟ ᱰᱟᱦᱟᱨ ᱨᱮ ᱮᱥᱮᱫ ᱛᱮᱞᱮ ᱵᱟᱫᱷᱚ ᱟᱠᱟᱱᱟ ᱟᱪᱪᱷᱟ ᱜᱚᱝᱠᱮ ᱟᱯᱮ ᱛᱤᱦᱤᱧ ᱱᱚᱰᱮ ᱪᱮᱫ ᱯᱮ ᱠᱷᱚᱡᱚᱜ ᱠᱟᱱᱟ ᱟᱞᱮ ᱞᱮ ᱢᱩᱞᱚᱛᱚ ᱠᱷᱚᱡᱚᱜ ᱠᱟᱱᱟ ᱟᱯᱮᱭᱟᱜ ᱢᱩᱞᱚᱛᱚ ᱫᱟᱹᱵᱤ ᱫᱚ ᱪᱮᱫ ᱠᱟᱱᱟ ᱟᱞᱮᱭᱟᱜ ᱢᱩᱞᱚᱛᱚ ᱫᱟᱹᱵᱤ ᱜᱮ ᱦᱩᱭᱩᱜ ᱠᱟᱱᱟ ᱱᱩᱭ ᱚᱡᱳᱜᱽᱭᱚ ᱢᱚᱥᱤᱨ ᱨᱚᱦᱢᱟᱱ ᱱᱚᱣᱟ ᱟᱭᱟᱜ ᱥᱚᱵᱷᱟᱯᱚᱛᱤ ᱯᱚᱫ ᱠᱷᱚᱡ ᱠᱚ ᱚᱪᱚᱜᱮᱭᱟ ᱟᱨ ᱤᱢᱤᱰᱤᱭᱮᱴᱞᱤ ᱡᱮᱢᱚᱱ ᱱᱩᱭ ᱠᱚ ᱮᱨᱮᱥᱴ ᱮᱢᱟ ᱦᱮᱸ ᱱᱤᱭᱟᱹᱴᱟᱜ ᱛᱟᱞᱮ ᱟᱞᱮᱭᱟᱜ ᱫᱟᱹᱵᱤ ᱱᱩᱭ ᱡᱚᱛᱷᱟᱡᱳᱜᱽᱭᱚ ᱥᱟᱥᱛᱤ ᱧᱟᱢ ᱦᱚᱪᱚ ᱜᱮ ᱩ- ᱵᱮᱜᱚᱨ ᱵᱤᱞᱚᱢ ᱛᱮ ᱱᱚᱰᱮ ᱠᱷᱚᱡ ᱱᱚᱣᱟ ᱥᱚᱵᱷᱟᱯᱚᱛᱤ ᱯᱚᱫ ᱠᱷᱚᱡ ᱠᱚ ᱮ, ᱞᱮᱵᱮᱫ ᱯᱟᱹᱥᱤᱨ ᱮᱢᱟ ᱦᱮᱸ ᱱᱤᱭᱟᱹᱴᱟᱜ ᱞᱟᱹᱜᱤᱫ ᱟᱞᱮᱭᱟᱜ

ᱦᱳᱭ ᱦᱳᱭ ᱟᱞᱮ ᱫᱚ ᱱᱚᱣᱟ ᱟᱹᱫᱤᱵᱟᱹᱥᱤ ᱪᱮᱛᱟᱱ ᱨᱮ ᱡᱚᱠᱷᱚᱱ ᱠᱤ ᱱᱟᱦᱟᱪᱟᱨ ᱦᱩᱭᱩᱜᱼᱟ ᱫᱟᱜ ᱡᱟᱹᱯᱩᱫ ᱞᱚᱞᱚ ᱥᱤᱛᱩᱝ ᱪᱮᱫ ᱜᱮ ᱵᱟᱝ ᱢᱟᱱᱟᱣᱟ ᱟᱞᱮ ᱫᱚ ᱡᱟᱹᱛᱤ ᱫᱚᱨᱚᱫᱤ ᱠᱟᱱᱟᱞᱮ ᱟᱹᱫᱤᱵᱟᱹᱥᱤ ᱨᱮᱭᱟᱜ ᱟᱹᱭᱫᱟᱹᱨ ᱵᱟᱧᱪᱟᱣ ᱦᱩᱭᱩᱜ ᱛᱟᱞᱮᱭᱟ ᱟᱹᱫᱤᱵᱟᱹᱥᱤ ᱪᱮᱛᱟᱱ ᱨᱮ ᱡᱟᱦᱟᱸᱭ ᱜᱮ ᱱᱚᱝᱠᱟ ᱠᱚ ᱴᱚᱨᱪᱟᱨ ᱨᱮᱱᱟᱜ ᱱᱟᱦᱟᱪᱟᱨ ᱟᱠᱚ ᱚᱛᱛᱟᱪᱟᱨ ᱟᱠᱚ ᱱᱚᱣᱟ ᱵᱤᱨᱩᱫᱽ ᱨᱮᱫᱚ ᱫᱟᱜ ᱡᱟᱹᱯᱩᱫ ᱦᱚᱸ ᱵᱟᱞᱮ ᱢᱟᱱᱟᱣᱟ ᱟᱞᱮ ᱫᱚ ᱱᱚᱣᱟ ᱵᱤᱨᱩᱫᱽ ᱨᱮᱞᱮ ᱞᱟᱹᱲᱦᱟᱹᱭ ᱜᱮᱭᱟᱞᱮ ᱟᱞᱮ ᱞᱟᱹᱲᱦᱟᱹᱭ ᱜᱮᱭᱟ ᱟᱹᱰᱤ ᱟᱹᱰᱤ ᱥᱟᱨᱦᱟᱣ ᱢᱟᱱᱚᱛᱟᱱ ᱠᱩᱵᱨᱮᱡ ᱦᱟᱸᱥᱫᱟ ᱜᱚᱢᱠᱮ ᱛᱮᱦᱮᱧ ᱟᱵᱚ ᱥᱟᱹᱜᱩᱱ ᱥᱟᱸᱫᱮᱥ ᱞᱟᱭᱤᱵ ᱤᱭᱩᱴᱩᱵᱽ ᱪᱮᱱᱮᱞ ᱨᱮᱵᱚᱱ ᱧᱟᱢ ᱞᱮᱫᱟ ᱚᱱᱟ ᱞᱮᱠᱟᱛᱮ ᱥᱟᱹᱜᱩᱱ ᱥᱟᱸᱫᱮᱥ ᱞᱟᱭᱤᱵ ᱤᱭᱩᱴᱩᱵᱽ ᱪᱮᱱᱮᱞ ᱯᱟᱦᱴᱟ ᱥᱮᱫ ᱠᱷᱚᱱ ᱵᱚᱱ ᱥᱟᱨᱦᱟᱣ ᱜᱚᱢᱠᱮ ᱡᱚᱦᱟᱨ ᱜᱮ ᱡᱚᱦᱟᱨ